ᱦᱮᱡ ᱥᱮᱴᱮᱨ ᱩᱛᱟᱹᱨ ᱟᱠᱟᱱᱟ ᱛᱟᱵᱚᱱ ᱵᱟᱜᱷᱟ ᱡᱟᱦᱟᱸ ᱪᱮ ᱫᱚᱥᱚᱱ ᱩᱯᱚᱞᱚᱠᱠᱷᱮ ᱛᱟᱵᱚᱱ ᱰᱟᱦᱟᱨ ᱮᱱᱮᱡ ᱱᱟᱜ ᱠᱚ ᱦᱩᱭ ᱥᱟᱹᱛ ᱦᱚᱪᱚᱭᱮᱜᱼᱟ ᱛᱟᱵᱚᱱ ᱛᱮᱦᱮᱧ ᱫᱚ ᱱᱟᱜ ᱫᱚᱥᱟᱨ ᱫᱤᱱ ᱠᱟᱱᱟ ᱟᱨ ᱱᱚᱜᱼᱚᱭ ᱱᱚᱝᱠᱟ ᱱᱟᱜ ᱯᱮ ᱧᱮᱞᱮᱫ ᱠᱚᱜᱮᱭᱟ ᱫᱤᱥᱚᱢ ᱠᱚᱲᱟ ᱠᱚ ᱱᱟᱜ ᱛᱟᱨᱟ ᱠᱚᱫᱚ ᱱᱟᱜ ᱠᱚ ᱨᱩᱣᱟᱹᱲ ᱠᱟᱱᱟ ᱛᱟᱵᱚᱱ ᱚᱲᱟᱜ ᱥᱮᱫ ᱱᱟᱜ ᱟᱨ ᱛᱟᱦᱟᱨᱟ ᱠᱚᱫᱚ ᱱᱟᱜ ᱛᱟᱵᱚᱱ ᱚᱱᱛᱮ ᱡᱟᱦᱟᱸ ᱥᱮᱫ ᱱᱟᱜ ᱛᱟᱵᱚᱱ ᱦᱩᱭᱩᱜ ᱞᱟᱹᱜᱤᱫᱚᱜ ᱰᱟᱦᱟᱨ ᱮᱱᱮᱡ ᱚᱱᱛᱮ ᱜᱮ ᱱᱟᱜ ᱠᱚ ᱥᱮᱱ ᱤᱫᱤᱜ ᱠᱟᱱᱟ ᱠᱟᱹᱡ ᱠᱟᱹᱡ ᱛᱮ ᱱᱟᱜ ᱧᱮᱞ ᱫᱟᱲᱮᱭᱟᱠᱚ ᱠᱟᱱ ᱜᱮᱭᱟ ᱱᱟᱜ ᱟᱹᱰᱤᱜᱟᱱ ᱜᱮ ᱱᱟᱜ ᱡᱟᱦᱟᱸ ᱛᱤᱱᱟᱹᱜ ᱜᱮ ᱱᱟᱜ ᱠᱚ ᱦᱮᱡ ᱥᱮᱴᱮᱨ ᱠᱟᱱᱟ ᱛᱟᱵᱚᱱ ᱛᱚ ᱴᱷᱤᱠ ᱜᱮᱭᱟ ᱧᱮᱞᱮᱫᱼᱟ ᱦᱟᱸᱜ ᱵᱚᱱ ᱚᱠᱟ ᱞᱮᱠᱟᱱᱟᱜ ᱰᱟᱦᱟᱨ ᱮᱱᱮᱡ ᱠᱚ ᱦᱩᱭᱩᱜ ᱠᱟᱱᱟ ᱟᱨ ᱪᱮᱫ ᱞᱮᱠᱟ ᱨᱟᱹᱥᱠᱟᱹ ᱠᱚ ᱵᱩᱡᱷᱟᱹᱜ ᱠᱟᱱᱟ ᱟᱨ ᱪᱮᱫ ᱞᱮᱠᱟ ᱦᱟᱸᱜ ᱵᱷᱤᱲ ᱵᱷᱟᱲ ᱠᱚ ᱚᱱᱟ ᱫᱚ ᱱᱚᱣᱟ ᱵᱷᱤᱰᱭᱳ ᱧᱮᱞ ᱠᱟᱛᱮᱫ ᱜᱮ ᱦᱟᱸᱜ ᱯᱮ ᱵᱟᱲᱟᱭ ᱧᱟᱢ ᱫᱟᱲᱮᱭᱟᱜᱼᱟ ᱛᱟᱵᱚᱱ ᱛᱚ ᱴᱷᱤᱠ ᱜᱮᱭᱟ ᱮᱛᱚᱦᱚᱵ ᱠᱷᱚᱱ ᱢᱩᱪᱟᱹᱫ ᱫᱷᱟᱹᱵᱤᱡ ᱧᱮᱞ ᱛᱟᱵᱚᱱ ᱯᱮ ᱟᱨ ᱱᱟᱯᱟᱭ ᱱᱟᱯᱟᱭ ᱵᱷᱤᱰᱭᱳ ᱟᱹᱜᱩ ᱟᱠᱟᱫ ᱜᱮ ᱦᱟᱸᱜ ᱞᱤᱧ ᱛᱟᱦᱮᱱ ᱠᱟᱱᱟ ᱛᱚ ᱴᱷᱤᱠ ᱜᱮᱭᱟ ᱛᱚᱵᱮ ᱡᱟᱹᱥᱛᱤ ᱵᱟᱝ ᱜᱷᱟᱹᱲᱤᱠ ᱠᱟᱛᱮᱫ ᱱᱚᱣᱟ ᱛᱮᱦᱮᱧᱟᱜ ᱵᱷᱤᱰᱭᱳ ᱵᱚᱱ ᱮᱛᱚᱦᱚᱵ ᱩᱛᱟᱹᱨ ᱞᱮᱜᱮ

ᱟᱨ ᱱᱚᱜᱼᱚᱭ ᱱᱚᱝᱠᱟ ᱛᱟᱵᱚᱱᱟ ᱱᱤᱛᱚᱜ ᱫᱚ ᱱᱟᱜ ᱵᱚ ᱵᱚᱞᱚ ᱩᱛᱟᱹᱨ ᱟᱠᱟᱱᱟ ᱛᱟᱵᱚᱱ ᱱᱚᱣᱟ ᱡᱟᱦᱟᱸ ᱪᱮ ᱱᱟᱜ ᱮᱱᱮᱡ ᱜᱚᱰᱟ ᱨᱮ ᱛᱚ ᱮᱛᱚᱦᱚᱵ ᱨᱮᱫᱚ ᱱᱟᱜ ᱟᱹᱰᱤ ᱟᱭᱢᱟ ᱥᱟᱨᱦᱟᱣ ᱱᱟᱜ ᱵᱚ ᱪᱟᱞᱟᱣ ᱠᱟᱱᱟ ᱡᱟᱦᱟᱸ ᱪᱮ ᱱᱚᱰᱮ ᱵᱟᱜᱷᱟᱨᱤᱱ ᱛᱟᱵᱚᱱ ᱠᱚᱢᱤᱴᱤ ᱠᱚᱲᱟ ᱠᱚ ᱡᱟᱦᱟᱸ ᱪᱮ ᱵᱷᱤᱰᱤᱭᱳ ᱠᱮᱢᱮᱨᱟ ᱞᱟᱹᱜᱤᱫ

ᱟᱹᱰᱤ ᱟᱭᱢᱟ ᱞᱮᱠᱟᱱ ᱥᱤᱨᱯᱟᱹ ᱠᱚᱜᱮ ᱱᱟᱜ ᱠᱚ ᱫᱚᱦᱚ ᱟᱠᱟᱫᱼᱟ ᱱᱚᱰᱮ ᱨᱮᱱ ᱠᱚᱢᱤᱴᱤ ᱠᱚᱲᱟ ᱠᱚ ᱱᱟᱜ ᱛᱟᱵᱚᱱ ᱟᱨ ᱟᱹᱰᱤ ᱥᱚᱠᱛᱚ ᱜᱮ ᱱᱟᱜ ᱵᱷᱤᱲ ᱠᱚᱫᱚ ᱛᱟᱵᱚᱱ ᱟᱨ ᱱᱚᱣᱟ ᱫᱚ ᱱᱟᱜ ᱡᱟᱦᱟᱸ ᱛᱮ ᱱᱚᱣᱟ ᱵᱟᱦᱟ ᱵᱟᱦᱟ ᱫᱚᱥᱟᱨ ᱱᱟᱜ ᱫᱚᱥᱟᱨ ᱦᱤᱞᱳᱜ ᱱᱟᱜ ᱛᱟᱵᱚᱱ ᱱᱚᱣᱟ ᱰᱟᱦᱟᱨ ᱮᱱᱮᱡ ᱱᱟᱜ ᱠᱚ ᱦᱩᱭ ᱥᱟᱹᱛ ᱦᱚᱪᱚᱭᱮᱫᱼᱟ ᱛᱟᱵᱚᱱ ᱛᱚ ᱛᱤᱱᱟᱹᱜ ᱜᱷᱟᱹᱲᱤᱡ ᱱᱟᱜ ᱮᱱᱮᱡ ᱥᱮᱨᱮᱧ ᱠᱚ ᱪᱟᱹᱞᱩᱜ ᱠᱟᱱᱟ ᱚᱱᱟ ᱫᱚ ᱱᱟᱜ ᱚᱠᱛᱚ ᱜᱮ ᱱᱟᱜ ᱮ ᱞᱟᱹᱭᱟ

ᱟᱨ ᱛᱟᱵᱚᱱ ᱟᱹᱰᱤ ᱵᱮᱥ ᱟᱹᱰᱤ ᱱᱟᱯᱟᱭ ᱛᱟᱵᱚᱱ ᱡᱟᱦᱟᱸ ᱥᱮ ᱱᱚᱰᱮ ᱦᱟᱸᱜ ᱪᱟᱹᱞᱩ ᱟᱠᱟᱱᱟ ᱛᱟᱵᱚᱱ ᱰᱟᱦᱟᱨ ᱮᱱᱮᱡ ᱛᱳ ᱟᱹᱰᱤ ᱥᱚᱠᱛᱚ ᱜᱮ ᱦᱟᱸᱜ ᱵᱷᱤᱲ ᱠᱚᱫᱚ ᱛᱟᱵᱚᱱ ᱟᱨ ᱱᱚᱜᱼᱚᱸᱭ ᱱᱚᱝᱠᱟᱱᱟᱜ ᱵᱟᱝ ᱵᱟᱝᱛᱮ ᱦᱟᱸᱜ ᱟᱹᱰᱤᱜᱟᱱ ᱜᱮ ᱦᱟᱸᱜ ᱧᱤᱫᱟᱹ ᱤᱫᱤ ᱜᱚᱫ ᱠᱟᱱᱟ ᱛᱳ ᱴᱷᱤᱠ ᱜᱮᱭᱟ ᱱᱚᱛᱮ ᱨᱮ ᱱᱩᱠᱩ ᱦᱟᱸᱜ ᱯᱮ ᱧᱮᱞ ᱧᱟᱢᱮᱜ ᱠᱚᱣᱟ ᱱᱩᱠᱩ ᱵᱤᱴᱤᱥ ᱟᱜ ᱜᱮ ᱦᱟᱸᱜ ᱵᱚᱱ ᱜᱟᱯᱟᱞ ᱢᱟᱨᱟᱣ ᱧᱚᱜᱚᱜᱼᱟ ᱚᱠᱟ ᱠᱷᱚᱱ ᱠᱚ ᱦᱮᱡ ᱠᱟᱱᱟ ᱪᱮᱫ ᱞᱮᱠᱟ ᱨᱟᱹᱥᱠᱟᱹ ᱨᱟᱹᱥᱠᱤ ᱠᱚ ᱚᱱᱟ ᱠᱚ ᱵᱩᱡᱷᱟᱹᱣ ᱮᱜᱼᱟ ᱟᱨ ᱱᱚᱰᱮ ᱰᱟᱦᱟᱨ ᱮᱱᱮᱡ ᱵᱟᱨᱮ ᱛᱮ ᱚᱱᱟ ᱠᱟᱹᱪ ᱢᱤᱫ ᱵᱟᱨ ᱠᱚ ᱦᱟᱸᱜ ᱵᱚᱱ ᱜᱟᱯᱟᱞ ᱢᱟᱨᱟᱣ ᱧᱚᱜᱚᱜᱼᱟ ᱚᱠᱟ ᱞᱮᱠᱟᱱᱟᱜ ᱱᱚᱣᱟ ᱮᱱᱮᱡ ᱥᱮᱨᱮᱧ ᱠᱚ ᱪᱮᱫ ᱞᱮᱠᱟ ᱨᱟᱹᱥᱠᱟᱹ ᱠᱚ ᱚᱱᱟ ᱠᱚ ᱵᱩᱡᱷᱟᱹᱣ ᱮᱜᱼᱟ ᱥᱮ ᱵᱟᱝ ᱜᱮ ᱛᱳ ᱮᱛᱚᱦᱚᱵ ᱨᱮᱫᱚ ᱡᱚᱦᱟᱨ ᱜᱮ

ᱟᱨ ᱱᱚᱰᱮ ᱢᱟ ᱦᱟᱸᱜ ᱱᱚᱜᱼᱚᱭ ᱱᱚᱝᱠᱟᱱᱟᱜ ᱡᱟᱦᱟᱸ ᱱᱚᱣᱟ ᱵᱟᱦᱟ ᱫᱚᱥᱚᱱ ᱱᱚᱣᱟ ᱩᱯᱚᱞᱚᱠᱠᱷᱮ ᱱᱟᱜ ᱡᱟᱦᱟᱸ ᱱᱚᱣᱟ ᱰᱟᱦᱟᱨ ᱮᱱᱮᱡ ᱱᱟᱜ ᱱᱚᱰᱮ ᱨᱮᱱ ᱠᱚᱢᱤᱴᱤ ᱠᱚᱲᱟ ᱠᱚ ᱱᱟᱜ ᱠᱚ ᱦᱩᱭ ᱥᱟᱹᱛ ᱦᱚᱪᱚᱭᱮᱜᱼᱟ ᱛᱚ ᱰᱟᱦᱟᱨ ᱠᱚᱢᱟ ᱱᱟᱜ ᱟᱹᱰᱤ ᱱᱟᱯᱟᱭ ᱜᱮ ᱱᱟᱜ ᱯᱮ ᱮᱱᱮᱡ ᱠᱟᱱᱟ ᱱᱟᱜ ᱟᱹᱞᱤᱧᱟᱜ ᱢᱮᱫ ᱛᱮᱦᱚᱸ ᱱᱟᱜ ᱯᱮ ᱧᱮᱞᱚᱜ ᱠᱟᱱᱟ ᱛᱚ ᱚᱠᱟ ᱞᱮᱠᱟ ᱚᱱᱠᱟ ᱥᱤᱨᱯᱟᱹ ᱠᱚ ᱯᱟᱞᱮᱱᱚᱜ ᱢᱮᱱᱟᱜᱼᱟ ᱪᱮ ᱚᱠᱟ ᱞᱮᱠᱟ ᱛᱚ ᱥᱤᱨᱯᱟᱹ ᱠᱚ ᱧᱟᱢ ᱞᱮᱠᱷᱟᱱ ᱯᱮ ᱵᱩᱡᱷᱟᱹᱣᱮᱜᱼᱟ ᱪᱮ ᱵᱟᱝᱜᱮ ᱚᱱᱟ ᱫᱚ ᱟᱠᱚ ᱠᱚ ᱵᱟᱲᱟᱭᱟ ᱟᱛᱳ ᱦᱚᱲ ᱠᱚ ᱪᱮᱫ ᱞᱮᱠᱟ ᱠᱚ ᱥᱤᱨᱯᱟᱹᱭᱮᱜ ᱠᱟᱱᱟ
ᱟᱨ ᱟᱞᱮ ᱫᱚ ᱨᱟᱹᱥᱠᱟᱹ ᱜᱮᱞᱮ ᱵᱩᱡᱷᱟᱹᱣᱮᱜᱼᱟ ᱦᱮᱡ ᱠᱟᱱᱟᱞᱮ ᱩᱱᱟᱹᱜ ᱡᱷᱟᱹᱞ ᱠᱷᱚᱱ ᱟᱪᱪᱷᱟ ᱟᱨ ᱟᱹᱵᱤᱱ ᱢᱟ ᱦᱟᱸᱜ ᱱᱟᱥᱮᱱᱟᱜ ᱯᱟᱞᱮ ᱞᱤᱧ ᱧᱮᱞ ᱧᱚᱜ ᱞᱟᱜ ᱵᱤᱱᱟ ᱥᱮ ᱮᱱᱮᱡ ᱦᱟᱸᱜ ᱵᱤᱱ ᱟᱹᱭᱩᱨ ᱧᱚᱜ ᱞᱟᱜᱼᱟ ᱯᱟᱞᱮᱱ ᱦᱟᱸᱜ ᱦᱳᱭ ᱦᱳᱭ ᱟᱪᱪᱷᱟ ᱦᱳᱭ ᱟᱨ ᱚᱱᱟ ᱮᱱᱮᱡ ᱟᱹᱭᱩᱨ ᱥᱩᱢᱩᱝ ᱦᱟᱸᱜ ᱵᱤᱱ ᱜᱟᱱᱟ ᱥᱮ ᱟᱨ ᱚᱱᱠᱟ ᱜᱮ ᱦᱟᱸᱜ ᱡᱟᱦᱟᱸ ᱛᱤᱱᱟᱹᱜ ᱜᱮ ᱦᱟᱸᱜ ᱢᱮᱱᱟᱜ ᱛᱟᱵᱚᱱ ᱟᱵᱚᱣᱟᱜ ᱮᱴᱟᱜ ᱮᱱᱮᱡ ᱠᱚᱦᱚᱸ ᱚᱱᱟ ᱮᱱᱮᱡ ᱠᱚᱫᱚ ᱟᱹᱭᱩᱨ ᱠᱚᱵᱤᱱ ᱵᱟᱲᱟᱭᱟ ᱥᱮ ᱵᱟᱝᱟ ᱡᱟᱦᱟᱸ ᱛᱤᱱᱟᱹᱜ ᱜᱮ ᱢᱮᱱᱟᱜᱼᱟ ᱟᱵᱚᱣᱟᱜ ᱥᱚᱢᱟᱡᱽ ᱨᱮ ᱡᱟᱦᱟᱸ ᱞᱮᱠᱟᱱᱟᱜ ᱞᱟᱜᱽᱲᱮ ᱠᱚ ᱦᱩᱭᱮᱱ ᱟᱨ ᱵᱟᱝ ᱱᱟᱜ ᱵᱟᱦᱟ ᱠᱚ ᱦᱩᱭᱮᱱ ᱟᱨᱦᱚᱸ ᱚᱱᱠᱟᱜᱮ ᱢᱮᱱᱟᱜ ᱟᱥᱮ ᱟᱵᱚᱣᱟᱜ ᱮᱱᱮᱡ ᱥᱮᱨᱮᱧ ᱠᱚ ᱛᱚ ᱚᱱᱟ ᱠᱚᱫᱚ ᱵᱤᱱ ᱵᱟᱲᱟᱭᱟ ᱥᱮ ᱵᱟᱝ ᱟᱹᱭᱩᱨ ᱠᱚ ᱵᱟᱰᱟᱭ ᱜᱮᱭᱟᱞᱤᱧ ᱦᱳᱭ ᱢᱟᱱᱮ ᱱᱚᱣᱟ ᱥᱩᱢᱩᱝ ᱫᱚ ᱦᱟᱸᱜ ᱵᱟᱝᱟ ᱢᱟᱱᱮ ᱡᱚᱛᱚ ᱞᱮᱠᱟᱱᱟᱜ ᱟᱹᱭᱩᱨ ᱠᱚᱜᱮ ᱦᱟᱸᱜ ᱪᱮᱫᱚᱜ ᱢᱟᱜᱮ ᱦᱳᱭ ᱦᱳᱭ ᱟᱨ ᱚᱱᱠᱟ ᱟᱵᱚᱣᱟᱜ ᱚᱱᱟ ᱚᱞ ᱪᱤᱠᱤ ᱠᱚᱫᱚ ᱦᱟᱸᱜ ᱯᱮ ᱵᱟᱲᱟᱭ ᱠᱟᱜᱼᱟ ᱥᱮ ᱵᱟᱝ ᱜᱮ ᱦᱳᱭ ᱵᱟᱰᱟᱭ ᱜᱮᱭᱟᱞᱮ ᱵᱟᱲᱟᱭ ᱠᱟᱜ ᱛᱟᱯᱮ ᱦᱳᱭ ᱟᱨ ᱚᱱᱮ ᱪᱮᱫ ᱞᱮᱠᱟ ᱱᱚᱣᱟ ᱡᱟᱦᱟᱸ ᱞᱮᱠᱟᱱᱟᱜ ᱮᱱᱮᱡ ᱠᱚ ᱦᱟᱸᱜ ᱵᱤᱱ ᱟᱹᱭᱩᱨᱟ ᱛᱟᱵᱚ ᱚᱱᱠᱟᱜᱮ ᱦᱟᱸᱜ ᱚᱞ ᱪᱤᱠᱤ ᱠᱚᱦᱚᱸ ᱟᱹᱭᱩᱨ ᱠᱚᱢᱟ ᱦᱚᱭᱛᱳ ᱱᱤᱛᱚᱜ ᱟᱹᱵᱤᱱ ᱵᱤᱱ ᱵᱟᱲᱟᱭᱟ ᱟᱨ ᱚᱱᱠᱟᱜᱮ ᱦᱟᱸᱜ ᱚᱲᱟᱜ ᱠᱚᱨᱮ ᱦᱚᱸ ᱠᱤᱢᱵᱟ ᱟᱹᱛᱩ ᱴᱚᱞᱟ ᱠᱚᱨᱮ ᱦᱚᱸ ᱚᱱᱠᱟᱜᱮ ᱡᱚᱛᱚᱜᱮ ᱦᱟᱸᱜ ᱚᱱᱠᱟᱜᱮ ᱢᱟᱱᱮ ᱞᱟᱹᱭ ᱟᱠᱚ ᱢᱟ ᱪᱮᱫ ᱠᱚᱢᱟ ᱟᱯᱮ ᱛᱚᱵᱮ ᱵᱟᱲᱟᱭ ᱪᱮ ᱵᱟᱝ ᱚᱞ ᱪᱤᱠᱤ ᱠᱚ ᱦᱳᱭ ᱡᱚᱛᱚ ᱜᱮᱞᱮ ᱵᱟᱲᱟᱭ ᱜᱮᱭᱟ ᱡᱚᱛᱚ ᱜᱮᱞᱮ ᱵᱟᱲᱟᱭᱟ ᱦᱮᱸ ᱡᱚᱛᱚ ᱜᱮ ᱦᱳᱭ ᱟᱪᱪᱷᱟ ᱦᱳᱭ ᱚᱱᱟ ᱠᱚᱫᱚ ᱱᱤᱦᱟᱹᱛ ᱪᱮᱫᱚᱜ ᱢᱟᱜᱮ ᱪᱮᱫᱟᱜ ᱥᱮ ᱚᱱᱟ ᱫᱚ ᱟᱵᱚ ᱜᱮ ᱱᱟᱦᱟᱜ ᱵᱚᱱ ᱨᱟᱠᱟᱵᱟ ᱡᱮ ᱮᱴᱟᱜ ᱠᱷᱚᱱᱟᱜ ᱠᱚ ᱨᱟᱠᱟᱵᱟ ᱚᱱᱠᱟ ᱫᱚ ᱱᱟᱦᱟᱜ ᱵᱟᱝᱟ ᱚᱱᱟ ᱫᱚ ᱱᱟᱦᱟᱜ ᱟᱵᱚ ᱜᱮ ᱟᱨ ᱡᱟᱦᱟᱸ ᱛᱤᱱᱟᱹᱜ ᱜᱮ ᱢᱮᱱᱟᱜᱼᱟ ᱥᱮᱨᱮᱧ ᱠᱚ ᱟᱨ ᱵᱟᱝ ᱱᱟᱦᱟᱜ ᱡᱟᱦᱟᱸ ᱛᱤᱱᱟᱹᱜ ᱜᱮ ᱱᱟᱦᱟᱜ ᱢᱮᱱᱟᱜᱼᱟ ᱮᱱᱮᱡ ᱠᱚ ᱟᱭᱢᱟ ᱞᱮᱠᱟᱱ ᱡᱤᱱᱤᱥ ᱜᱮ ᱱᱟᱦᱟᱜ ᱢᱮᱱᱟᱜ ᱛᱟᱵᱚᱱᱟ ᱟᱵᱚᱣᱟᱜ ᱫᱚ ᱢᱟᱱᱮ ᱵᱟᱲᱟᱭ ᱡᱚᱝ ᱨᱮᱱᱟᱜ ᱦᱳᱭ ᱵᱟᱲᱟᱭᱟ
ᱚᱠᱟ ᱞᱮᱠᱟ ᱚᱱᱠᱟ ᱱᱚᱰᱮ ᱢᱟ ᱱᱟᱦᱟᱜ ᱱᱚᱣᱟ ᱮᱱᱮᱡ ᱱᱟᱦᱟᱜ ᱟᱯᱮ ᱦᱚᱸ ᱱᱟᱦᱟᱜ ᱯᱮ ᱮᱱᱮᱡ ᱠᱟᱱ ᱜᱮᱭᱟ ᱛᱚ ᱚᱠᱟ ᱞᱮᱠᱟ ᱚᱱᱠᱟ ᱨᱟᱹᱥᱠᱟᱹ ᱠᱚ ᱵᱩᱡᱷᱟᱹᱜ ᱠᱟᱱ ᱜᱮᱭᱟ ᱥᱮ ᱟᱹᱰᱤ ᱨᱟᱹᱥᱠᱟᱹ ᱜᱮ ᱟᱹᱰᱤ ᱨᱟᱹᱥᱠᱟᱹ ᱜᱮ ᱦᱳᱭ ᱟᱪᱪᱷᱟ ᱚᱱᱠᱟ ᱵᱷᱤᱲ ᱠᱚ ᱵᱷᱤᱲ ᱠᱚᱫᱚ ᱟᱹᱰᱤ ᱵᱷᱤᱲ ᱜᱮ ᱵᱷᱤᱲ ᱜᱮ ᱦᱳᱭ ᱟᱪᱪᱷᱟ ᱢᱟᱱᱮ ᱩᱱ ᱫᱤᱱ ᱠᱷᱚᱱ ᱯᱮ ᱦᱮᱡ ᱵᱟᱲᱟ ᱠᱟᱱᱟ ᱥᱮ ᱚᱱᱠᱟ ᱢᱟᱱᱮ ᱱᱤᱭᱟᱹ ᱫᱷᱟᱣ ᱚᱱᱟ ᱢᱟᱱᱮ ᱮᱛᱚᱦᱚᱵ ᱡᱚᱠᱷᱚᱱ ᱦᱟᱸᱜ ᱯᱮ ᱦᱤᱡᱩᱜ ᱠᱟᱱᱟ ᱚᱱᱠᱟ ᱢᱟ ᱱᱟᱦᱟᱜ ᱱᱚᱣᱟ ᱢᱟ ᱱᱟᱦᱟᱜ ᱡᱟᱦᱟᱸ ᱪᱮ ᱫᱚᱨᱥᱚᱱ ᱢᱟ ᱛᱟᱵᱚᱱ ᱱᱟᱦᱟᱜ ᱢᱚᱬᱮ ᱥᱮᱨᱢᱟ ᱨᱮ ᱢᱤᱫ ᱫᱷᱟᱣ ᱛᱚ ᱩᱱ ᱫᱤᱱ ᱠᱷᱚᱱ ᱯᱮ ᱦᱮᱡ ᱵᱟᱲᱟ ᱠᱟᱱ ᱜᱮᱭᱟ ᱥᱮ ᱚᱱᱠᱟ ᱱᱤᱭᱟᱹ ᱫᱷᱟᱣ ᱜᱮ ᱱᱟᱦᱟᱜ

ᱱᱩᱠᱩ ᱥᱟᱶ ᱜᱮ ᱦᱟᱸᱜ ᱵᱚᱱ ᱜᱟᱯᱟᱞᱢᱟᱨᱟᱣ ᱧᱚᱜᱚᱜᱼᱟ ᱚᱠᱟ ᱨᱮᱱ ᱠᱟᱱᱟ ᱠᱚ ᱪᱮᱫ ᱞᱮᱠᱟ ᱨᱟᱹᱥᱠᱟᱹ ᱨᱟᱹᱥᱠᱤ ᱠᱚ ᱱᱟᱜ ᱠᱚ ᱵᱩᱡᱷᱟᱹᱣᱮᱫᱼᱟ ᱪᱮ ᱵᱟᱝ ᱜᱮ ᱛᱚ ᱮᱛᱚᱦᱚᱵ ᱨᱮᱫᱚ ᱵᱤᱴᱤ ᱡᱚᱦᱟᱨ ᱜᱮ ᱡᱚᱦᱟᱨ ᱜᱮ ᱚᱲᱟᱜ ᱫᱚ ᱚᱠᱟᱨᱮ ᱟᱠᱟᱱ ᱥᱩᱨ ᱨᱮ ᱚᱠᱟ ᱥᱮᱫ ᱚᱱᱟ ᱫᱚ ᱚᱱᱟ ᱫᱚ
ᱡᱟᱢᱫᱟ ᱡᱟᱢᱫᱟ ᱦᱳᱭ ᱟᱯᱮ ᱫᱚ ᱚᱠᱟ ᱨᱮᱱ ᱵᱟᱜᱷᱟ ᱜᱮ ᱵᱟᱜᱷᱟ ᱟᱹᱵᱤᱱ ᱫᱚ ᱟᱥᱣᱟ ᱚᱠᱟ ᱥᱮᱫ ᱚᱱᱟ ᱫᱚ ᱡᱷᱟᱲᱠᱷᱚᱸᱰ ᱥᱮᱫ ᱡᱷᱟᱲᱠᱷᱚᱸᱰ ᱫᱤᱥᱚᱢ ᱦᱮᱸ ᱚ ᱚᱠᱟ ᱞᱮᱠᱟ ᱯᱮᱲᱟ ᱫᱚ ᱦᱟᱸᱜ ᱱᱚᱰᱮ ᱫᱚ ᱟᱹᱰᱤ ᱡᱤᱞᱤᱧ ᱠᱷᱚᱱ ᱵᱤᱱ ᱦᱮᱡ ᱟᱠᱟᱱ ᱫᱚ ᱱᱚᱰᱮ ᱫᱚ ᱡᱤ ᱚᱲᱟᱜ ᱡᱤ ᱚᱲᱟᱜ ᱟᱪᱪᱷᱟ ᱟᱨ ᱟᱹᱵᱤᱱ ᱫᱚ ᱚᱠᱟ ᱞᱮᱠᱟ ᱱᱚᱰᱮ ᱯᱮᱲᱟ ᱱᱚᱰᱮ ᱫᱚ ᱢᱟᱢᱩ ᱚᱲᱟᱜ ᱢᱟᱢᱚ ᱚᱲᱟᱜ ᱦᱳᱭ ᱟᱪᱪᱷᱟ ᱟᱨ ᱱᱚᱰᱮ ᱢᱟ ᱱᱚᱜᱼᱚᱸᱭ ᱱᱚᱝᱠᱟ ᱢᱟᱱᱮ ᱱᱚᱣᱟ ᱵᱟᱦᱟ ᱫᱚᱥᱚᱱ ᱱᱟᱦᱟᱜ ᱦᱩᱭᱩᱜ ᱠᱟᱱᱟ ᱛᱚ ᱚᱱᱟ ᱨᱮ ᱱᱟᱦᱟᱜ ᱦᱮᱡ ᱦᱮᱡ ᱠᱟᱱᱟ ᱛᱤᱥ ᱯᱮ ᱦᱮᱡ ᱠᱟᱱᱟ ᱦᱚᱞᱟ ᱯᱟᱞᱮᱱᱚᱜ ᱦᱚᱸ ᱦᱚᱞᱟ ᱦᱚᱸ ᱟᱪᱪᱷᱟ ᱟᱨ ᱱᱚᱰᱮ ᱢᱟ ᱱᱟᱦᱟᱜ ᱡᱟᱦᱟᱸ ᱱᱚᱣᱟ ᱫᱚᱥᱚᱱ ᱩᱯᱚᱞᱚᱠᱠᱷᱮ ᱱᱟᱜ ᱛᱚ ᱱᱚᱣᱟ ᱞᱟ ᱤᱭᱟᱹ ᱰᱟᱦᱟᱨ ᱮᱱᱮᱡ ᱱᱟᱜ ᱦᱩᱭ ᱥᱟᱹᱛᱚᱜ ᱠᱟᱱᱟ ᱟᱨ ᱱᱚᱰᱮ ᱢᱟ ᱱᱟᱦᱟᱜ ᱟᱹᱵᱤᱱ ᱱᱟᱦᱟᱜ ᱮᱱᱮᱡ ᱵᱤᱱ ᱟᱹᱭᱩᱨ ᱟᱠᱟᱫ ᱫᱚ ᱟᱹᱰᱤ ᱱᱟᱯᱟᱭ ᱟᱹᱰᱤ ᱵᱮᱥ ᱜᱮ ᱱᱟᱜ ᱛᱚ ᱚᱠᱟ ᱞᱮᱠᱟ ᱚᱱᱠᱟ ᱥᱤᱨᱯᱟᱹ ᱠᱚ ᱧᱟᱢ ᱞᱮᱠᱟ ᱵᱤᱱ ᱵᱩᱡᱷᱟᱹᱣᱮᱫᱼᱟ ᱥᱮ ᱵᱟᱝᱜᱮ ᱦᱳᱭ ᱧᱟᱢ ᱞᱮᱠᱟ ᱵᱤᱱ ᱵᱩᱡᱷᱟᱹᱣᱮᱫ ᱜᱮᱭᱟ ᱥᱮ ᱦᱳᱭ ᱦᱳᱭ ᱟᱪᱪᱷᱟ ᱟᱨ ᱚᱱᱠᱟ ᱨᱟᱹᱥᱠᱟᱹ ᱠᱚ ᱵᱩᱡᱷᱟᱹᱜ ᱠᱟᱱ ᱜᱮᱭᱟ ᱪᱮ ᱦᱳᱭ ᱟᱹᱰᱤᱜᱮ ᱟᱪᱪᱷᱟ ᱟᱨ ᱚᱱᱠᱟ ᱟᱵᱚᱣᱟᱜ ᱚᱞ ᱪᱤᱠᱤ ᱠᱚᱫᱚ ᱵᱤᱱ ᱵᱟᱲᱟᱭ ᱟᱠᱟᱫᱼᱟ ᱥᱮ ᱵᱟᱝᱜᱮ ᱩᱱᱟᱹᱜ ᱫᱚ ᱵᱟᱝᱟ ᱩᱱᱟᱹᱜ ᱫᱚ ᱵᱟᱝᱜᱮ ᱦᱳᱭ ᱱᱟᱥᱮ ᱱᱟᱥᱮ ᱦᱳᱭ ᱟᱪᱪᱷᱟ ᱦᱳᱭ ᱚᱱᱟ ᱠᱚᱫᱚ ᱱᱤᱦᱟᱹᱛᱤ ᱪᱮᱫᱚᱜ ᱢᱟᱜᱮ ᱮᱱᱮᱡ ᱡᱟᱦᱟᱸ ᱞᱮᱠᱟ ᱱᱟᱦᱟᱜ ᱵᱤᱱ ᱟᱹᱭᱩᱨᱮᱜᱼᱟ ᱚᱱᱟ ᱠᱚᱦᱚᱸ ᱚᱱᱠᱟᱜᱮ ᱟᱹᱭᱩᱨ ᱠᱚᱢᱟ ᱚᱲᱟᱜ ᱠᱚᱨᱮ ᱦᱳᱭᱛᱳ ᱟᱭᱳᱼᱵᱟᱵᱟ ᱠᱚ ᱠᱤᱢᱵᱟ ᱟᱹᱛᱩ ᱴᱚᱞᱟ ᱠᱚᱨᱮ ᱡᱟᱦᱟᱸ ᱛᱤᱱᱟᱹᱜ ᱜᱮ ᱢᱮᱱᱟᱜ ᱠᱚ ᱢᱟᱱᱮ ᱥᱟᱹᱜᱟᱹᱭ ᱢᱤᱫᱴᱟᱱ ᱛᱟᱦᱮᱱᱟ ᱢᱟᱱᱮ ᱡᱟᱦᱟᱸ ᱞᱮᱠᱟ ᱠᱟᱠᱟ ᱠᱟᱹᱠᱤ ᱚᱱᱠᱟ ᱡᱚᱛᱚ ᱠᱚᱜᱮ ᱟᱹᱭᱩᱨ ᱠᱚᱢᱟ ᱚᱱᱟ ᱠᱚᱨᱮ ᱦᱚᱸ

ᱵᱟᱦᱟ ᱮᱱᱮᱡ ᱠᱚ ᱞᱟᱜᱽᱲᱮ ᱮᱱᱮᱡ ᱠᱚ ᱟᱨᱚ ᱚᱱᱠᱟ ᱜᱮ ᱟᱹᱰᱤ ᱞᱮᱠᱟᱱᱟᱜ ᱛᱟᱵᱚᱱ ᱟᱵᱚᱣᱟᱜ ᱮᱱᱮᱡ ᱥᱮᱨᱮᱧ ᱠᱚ ᱢᱮᱱᱟᱜ ᱜᱮᱭᱟ ᱚᱱᱟ ᱠᱚᱯᱮ ᱵᱟᱲᱟᱭ ᱜᱮᱭᱟ ᱥᱮ ᱵᱟᱲᱟᱭ ᱜᱮᱭᱟᱞᱮ ᱟᱯᱮ ᱫᱚ ᱦᱚᱸ ᱵᱟᱲᱟᱭ ᱜᱮᱭᱟᱞᱮ ᱦᱳᱭ ᱦᱳᱭ ᱚᱱᱟ ᱠᱚᱫᱚ ᱱᱤᱦᱟᱹᱛᱤ ᱪᱮᱫᱚᱜ ᱢᱟᱜᱮ ᱚᱱᱟ ᱠᱚᱫᱚ ᱟᱵᱚ ᱜᱮ ᱦᱟᱸᱜ ᱵᱚᱱ ᱥᱮᱬᱟᱭᱟ ᱟᱪᱪᱷᱟ ᱛᱳ ᱴᱷᱤᱠ ᱜᱮᱭᱟ ᱛᱟᱵᱚᱱ ᱱᱚᱜᱼᱚᱭ ᱱᱚᱝᱠᱟ ᱦᱟᱸᱜ ᱠᱚ ᱞᱟᱹᱭ ᱵᱟᱲᱟ ᱠᱮᱜᱼᱟ ᱟᱨ ᱱᱩᱠᱩ ᱵᱤᱴᱤ ᱛᱟᱠᱚ ᱠᱚ ᱫᱟᱹᱭ ᱛᱟᱠᱚ ᱠᱚ ᱛᱳ ᱟᱵᱚ ᱯᱟᱦᱴᱟ ᱥᱮᱫ ᱠᱷᱚᱱ ᱟᱨ ᱱᱚᱣᱟ ᱠᱞᱟᱵᱽ ᱯᱟᱦᱴᱟ ᱥᱮᱫ ᱠᱷᱚᱱ ᱟᱹᱰᱤ ᱟᱭᱢᱟ ᱥᱟᱨᱦᱟᱣ ᱵᱚᱱ ᱪᱟᱞ ᱟᱠᱚ ᱠᱟᱱᱟ ᱛᱳ ᱢᱩᱪᱟᱹᱫ ᱨᱮᱫᱚ ᱡᱚᱦᱟᱨ ᱜᱮ

ᱱᱟᱯᱟᱭ ᱜᱮ ᱟᱹᱰᱤ ᱵᱮᱥ ᱜᱮ ᱪᱟᱹᱞᱩ ᱟᱠᱟᱱᱟ ᱰᱟᱦᱟᱨ ᱮᱱᱮᱡ ᱡᱟᱦᱟᱱᱟᱜ ᱛᱟᱵᱚᱱ ᱱᱚᱣᱟ ᱵᱟᱜᱷᱟ ᱨᱮ ᱛᱚ ᱱᱚᱛᱮ ᱨᱮᱱᱟᱜ ᱢᱮᱱᱟᱜ ᱠᱚᱣᱟ ᱛᱟᱵᱚᱱ ᱱᱩᱠᱩ ᱫᱟᱹᱭ ᱠᱚ ᱢᱟᱹᱭ ᱠᱚ ᱟᱭᱳ ᱛᱟᱠᱚ ᱠᱚ ᱟᱹᱰᱤ ᱜᱟᱱ ᱜᱮ ᱱᱟᱜ ᱛᱚ ᱱᱩᱠᱩ ᱥᱟᱜ ᱜᱮ ᱱᱟᱜ ᱵᱚ ᱜᱟᱯᱟᱞᱢᱟᱨᱟᱣ ᱧᱚᱜᱚᱜᱼᱟ ᱚᱠᱟᱨᱮᱱ ᱠᱟᱱᱟ ᱠᱚ ᱪᱮᱫ ᱞᱮᱠᱟ ᱨᱟᱹᱥᱠᱟᱹ ᱨᱟᱹᱥᱠᱤ ᱠᱚ ᱱᱟᱜ ᱠᱚ ᱵᱩᱡᱷᱟᱹᱣᱮᱫᱼᱟ ᱪᱮ ᱵᱟᱝᱜᱮ ᱛᱚ ᱮᱛᱚ ᱨᱮᱫᱚ ᱡᱚᱦᱟᱨ ᱜᱮ

ᱟᱞᱮ ᱫᱚ ᱦᱟᱺᱰᱤ ᱯᱟᱹᱱ ᱠᱟᱱᱟᱞᱮ ᱦᱟᱺᱰᱤ ᱯᱟᱹᱱ ᱦᱳᱭ
ᱚᱠᱟ ᱞᱮᱠᱟ ᱱᱚᱰᱮ ᱫᱚ ᱯᱮᱲᱟ ᱫᱚ ᱱᱟᱜ ᱱᱚᱰᱮ ᱫᱚ ᱟᱡᱷᱱᱟᱨ ᱨᱮᱱ ᱠᱚ ᱟᱹᱜᱩ ᱟᱠᱟᱫᱮᱭᱟ ᱦᱳᱭ ᱟᱹᱰᱤ ᱱᱟᱯᱟᱭ ᱜᱮ ᱟᱨ ᱱᱚᱰᱮ ᱢᱟ ᱱᱟᱜ ᱱᱚᱜᱼᱚᱸᱭ ᱱᱚᱝᱠᱟ ᱱᱚᱣᱟ ᱡᱟᱦᱟᱱᱟᱜ ᱰᱟᱦᱟᱨ ᱮᱱᱮᱡ ᱦᱩᱭᱩᱜ ᱠᱟᱱᱟ ᱛᱚ ᱟᱹᱰᱤ ᱱᱟᱯᱟᱭ ᱜᱮ ᱱᱟᱜ ᱟᱹᱰᱤ ᱵᱮᱥ ᱜᱮ ᱱᱟᱜ ᱱᱚᱰᱮ ᱨᱮᱱ ᱠᱚᱢᱤᱴᱤ ᱠᱚᱲᱟ ᱠᱚ ᱦᱩᱭ ᱥᱟᱹᱛ ᱦᱚᱪᱚᱭᱮᱜᱼᱟ ᱟᱨ ᱱᱚᱰᱮᱱᱟᱜ ᱡᱟᱦᱟᱸ ᱥᱤᱨᱯᱟᱹ ᱠᱚ ᱯᱟᱞᱮᱱ ᱦᱟᱸᱜ ᱚᱱᱠᱟ ᱱᱟᱜ ᱵᱟᱲᱟᱭ ᱧᱟᱢ ᱠᱟᱱᱟ ᱢᱮᱱᱟᱜ ᱫᱚ ᱚᱠᱟ ᱞᱮᱠᱟ ᱚᱱᱠᱟ ᱥᱤᱨᱯᱟᱹ ᱠᱚ ᱧᱟᱢ ᱞᱮᱠᱟᱱᱟᱜ ᱯᱮ ᱵᱩᱡᱷᱟᱹᱣᱮᱜᱼᱟ ᱥᱮ ᱵᱟᱝ ᱜᱮ

ᱟᱨ ᱚᱱᱠᱟ ᱨᱟᱹᱥᱠᱟᱹ ᱠᱚ ᱵᱩᱡᱷᱟᱹᱜ ᱠᱟᱱᱟ ᱥᱮ ᱵᱟᱝ ᱱᱚᱣᱟ ᱮᱱᱮᱡ ᱥᱮᱨᱮᱧ ᱠᱚ ᱡᱟᱦᱟᱱᱟᱜ ᱦᱩᱭᱩᱜ ᱠᱟᱱᱟ ᱚᱱᱟ ᱠᱚᱛᱮ ᱟᱹᱰᱤ ᱨᱟᱹᱥᱠᱟᱹ ᱟᱹᱰᱤ ᱨᱟᱹᱥᱠᱟᱹ ᱜᱮ
ᱟᱪᱪᱷᱟ ᱴᱷᱤᱠ ᱜᱮᱭᱟ ᱛᱚ ᱴᱷᱤᱠ ᱜᱮᱭᱟ ᱛᱟᱵᱚ ᱱᱚᱜᱼᱚᱭ ᱱᱚᱝᱠᱟ ᱦᱟᱸᱜ ᱠᱚ ᱞᱟᱹᱭ ᱵᱟᱲᱟ ᱠᱮᱜᱼᱟ ᱛᱚ ᱟᱵᱚ ᱯᱟᱦᱴᱟ ᱥᱮᱫ ᱠᱷᱚᱱ ᱟᱨ ᱱᱚᱣᱟ ᱠᱞᱟᱵᱽ ᱯᱟᱦᱴᱟ ᱥᱮᱫ ᱠᱷᱚᱱ ᱟᱹᱰᱤ ᱟᱭᱢᱟ ᱥᱟᱨᱦᱟᱣ ᱵᱚᱱ ᱪᱟᱞ ᱟᱠᱚ ᱠᱟᱱᱟ ᱛᱚ ᱢᱩᱪᱟᱹᱫ ᱨᱮᱫᱚ ᱡᱚᱦᱟᱨ ᱜᱮ ᱦᱚᱸ ᱡᱚᱦᱟᱨ ᱜᱮ ᱥᱟᱱᱟᱢ ᱠᱚ

ᱟᱨ ᱛᱟᱵᱚ ᱱᱚᱜᱼᱚᱭ ᱱᱚᱝᱠᱟᱱ ᱦᱟᱸᱜ ᱟᱹᱰᱤ ᱱᱟᱯᱟᱭ ᱜᱮ ᱟᱹᱰᱤ ᱵᱮᱥ ᱜᱮ ᱪᱟᱹᱞᱩ ᱟᱠᱟᱱᱟ ᱰᱟᱦᱟᱨ ᱮᱱᱮᱡ ᱛᱚ ᱟᱹᱰᱤ ᱱᱟᱯᱟᱭ ᱜᱮ ᱱᱟᱦᱟᱜ ᱦᱩᱭᱩᱜ ᱠᱟᱱᱟ ᱮᱱᱮᱡ ᱥᱮᱨᱮᱧ ᱠᱚ ᱟᱨ ᱵᱷᱟᱲ ᱵᱷᱤᱲ ᱠᱚᱦᱚᱸ ᱛᱟᱵᱚᱱ

ᱥᱟᱵᱥᱠᱨᱟᱭᱤᱵ ᱯᱮ ᱪᱮᱫᱟᱜ ᱱᱚᱝᱠᱟ ᱜᱮ ᱟᱨᱚ ᱢᱟᱲᱟᱝ ᱥᱮᱫ ᱱᱟᱯᱟᱭ ᱱᱟᱯᱟᱭ ᱵᱷᱤᱰᱤᱭᱳ ᱟᱹᱜᱩ ᱟᱠᱟᱫ ᱜᱮᱱᱟᱞᱤᱧ ᱛᱟᱦᱮᱱ ᱠᱟᱱᱟ ᱛᱚ ᱴᱷᱤᱠ ᱜᱮᱭᱟ ᱛᱚᱵᱮ ᱛᱮᱦᱮᱧᱟᱜ ᱵᱷᱤᱰᱤᱭᱳ ᱫᱚ ᱱᱤᱠᱟᱹ ᱫᱷᱟᱨᱟ ᱜᱮ ᱛᱚ ᱡᱚᱛᱚ ᱠᱚᱜᱮ ᱟᱹᱞᱤᱧ ᱯᱟᱲᱦᱟᱜ ᱥᱮᱫ ᱠᱷᱚᱱ ᱢᱩᱪᱟᱹᱫ ᱨᱮ ᱥᱟᱹᱜᱩᱱ ᱡᱚᱦᱟᱨ